ᱡᱚᱦᱟᱨ ᱜᱮ ᱥᱟᱱᱟᱢ ᱠᱚ, ᱛᱮᱦᱮᱧᱟᱜ ᱵᱤᱰᱤᱭᱳ ᱨᱮ ᱵᱚᱱ ᱧᱮᱞᱟ ᱜᱮᱞ ᱜᱚᱴᱟᱝ ᱠᱩᱠᱞᱤ ᱥᱟᱶᱛᱮ ᱚᱱᱟ ᱠᱚ ᱨᱮᱱᱟᱜ ᱞᱟᱹᱱᱟᱹᱭ ᱠᱚ᱾ ᱟᱨ ᱱᱚᱣᱟ ᱵᱤᱰᱤᱭᱳ ᱧᱮᱞ ᱠᱟᱛᱮ ᱠᱩᱥᱤ ᱵᱚᱱ ᱵᱩᱡᱷᱟᱹᱣ ᱠᱷᱟᱱ ᱢᱤᱫᱴᱟᱹᱝ ᱞᱟᱭᱤᱠ ᱛᱟᱵᱚᱱ ᱯᱮ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱵᱚᱱ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱟᱱᱴᱟ ᱵᱚᱴᱚᱱ ᱦᱚᱸ ᱡᱚᱴᱮᱫ ᱛᱟᱵᱚᱱ ᱯᱮ᱾ ᱢᱟ ᱛᱚᱵᱮ ᱛᱮᱦᱮᱧᱟᱜ ᱵᱤᱰᱤᱭᱳ ᱵᱚᱱ ᱮᱛᱚᱦᱚᱵ ᱞᱮᱜᱮ᱾ ᱛᱮᱦᱮᱧᱟᱜ ᱯᱩᱭᱞᱩ ᱠᱩᱠᱞᱤ, ᱥᱮᱸᱫᱽᱨᱟ ᱢᱮᱱᱛᱮ ᱫᱚ ᱪᱮᱫ ᱵᱩᱡᱷᱟᱹᱜᱼᱟ? ᱥᱮᱸᱫᱽᱨᱟ ᱢᱮᱱᱛᱮ ᱫᱚ ᱪᱮᱫ ᱵᱩᱡᱷᱟᱹᱜᱼᱟ? ᱞᱟᱹᱱᱟᱹᱭ ᱠᱚᱲᱟ ᱦᱚᱯᱚᱱ ᱠᱚᱣᱟᱜ ᱡᱩᱢᱤᱫ ᱫᱟᱲᱮ ᱛᱮ ᱡᱤᱵᱽ ᱡᱤᱭᱟᱹᱞᱤ ᱠᱚ ᱵᱤᱨ ᱵᱩᱨᱩ ᱨᱮ ᱯᱟᱸᱡᱟ ᱧᱟᱢ ᱠᱟᱛᱮ ᱜᱚᱡ ᱜᱮ ᱥᱮᱸᱫᱽᱨᱟ ᱵᱚᱱ ᱢᱮᱛᱟᱜ ᱠᱟᱱᱟ᱾ ᱫᱚᱥᱟᱨ ᱠᱩᱠᱞᱤ, ᱥᱮᱸᱫᱽᱨᱟ ᱜᱤᱨᱟᱹ ᱫᱚ ᱫᱤᱥᱚᱢ ᱦᱚᱲ ᱠᱚ ᱛᱟᱞᱟ ᱨᱮ ᱚᱠᱚᱭ ᱮ ᱟᱥᱮᱱ ᱯᱟᱥᱱᱟᱣᱟ? ᱥᱮᱸᱫᱽᱨᱟ ᱜᱤᱨᱟᱹ ᱫᱚ ᱫᱤᱥᱚᱢ ᱦᱚᱲ ᱠᱚ ᱛᱟᱞᱟ ᱨᱮ ᱚᱠᱚᱭ ᱮ ᱟᱥᱮᱱ ᱯᱟᱥᱱᱟᱣᱟ? ᱞᱟᱹᱱᱟᱹᱭ ᱥᱮᱸᱫᱽᱨᱟ ᱜᱤᱨᱟᱹ ᱫᱚ ᱯᱤᱲ ᱜᱚᱰᱮᱛ ᱥᱟᱨᱡᱚᱢ ᱰᱷᱟᱹᱨᱣᱟᱹᱜ ᱨᱮ ᱟᱠᱟ ᱠᱟᱛᱮ ᱦᱟᱴ ᱯᱟᱛᱟ ᱨᱮ ᱢᱟᱹᱡᱷᱤ ᱠᱚᱭ ᱪᱟᱞ ᱟᱠᱚᱣᱟ᱾ ᱛᱮᱥᱟᱨ ᱠᱩᱠᱞᱤ, ᱜᱤᱨᱟᱹ ᱥᱮᱸᱫᱽᱨᱟ ᱫᱚ ᱚᱠᱟ ᱡᱚᱠᱷᱚᱱ ᱠᱚ ᱜᱤᱨᱟᱹᱭᱟ? ᱜᱤᱨᱟᱹ ᱥᱮᱸᱫᱽᱨᱟ ᱫᱚ ᱚᱠᱟ ᱡᱚᱠᱷᱚᱱ ᱠᱚ ᱜᱤᱨᱟᱹᱭᱟ? ᱞᱟᱹᱱᱟᱹᱭ, ᱪᱟᱹᱛ ᱯᱟᱛᱟ ᱨᱮ ᱜᱤᱨᱟᱹ ᱥᱮᱸᱫᱽᱨᱟ ᱫᱚᱠᱚ ᱟᱲᱟᱜᱟ᱾ ᱯᱩᱱᱟᱜ ᱠᱩᱠᱞᱤ, ᱥᱮᱸᱫᱽᱨᱟ ᱜᱤᱨᱟᱹ ᱫᱚ ᱚᱠᱚᱭ ᱠᱚ ᱦᱚᱛᱮ ᱛᱮᱠᱚ ᱜᱤᱨᱟᱹᱭᱟ? ᱥᱮᱸᱫᱽᱨᱟ ᱜᱤᱨᱟᱹ ᱫᱚ ᱚᱠᱚᱭ ᱠᱚ ᱦᱚᱛᱮ ᱛᱮᱠᱚ ᱜᱤᱨᱟᱹᱭᱟ? ᱞᱟᱹᱱᱟᱹᱭ, ᱥᱮᱸᱫᱽᱨᱟ ᱜᱤᱨᱟᱹ ᱫᱚ ᱵᱤᱨ ᱫᱤᱦᱨᱤ ᱟᱨ ᱥᱩᱨ ᱥᱟᱺᱜᱤᱧ ᱨᱤᱱ ᱟᱹᱛᱩ ᱢᱟᱹᱡᱷᱤ ᱵᱟᱵᱟ ᱠᱚ ᱦᱚᱛᱮ ᱛᱮᱠᱚ ᱜᱤᱨᱟᱹᱭᱟ᱾ ᱢᱚᱬᱮᱭᱟᱜ ᱠᱩᱠᱞᱤ, ᱥᱮᱸᱫᱽᱨᱟ ᱨᱮ ᱠᱷᱟᱸᱲ ᱢᱟᱜ ᱫᱚ ᱪᱮᱫ ᱵᱚ ᱢᱮᱛᱟᱜ ᱠᱟᱱᱟ? ᱥᱮᱸᱫᱽᱨᱟ ᱨᱮ ᱠᱷᱟᱸᱲ ᱢᱟᱜ ᱫᱚ ᱪᱮᱫ ᱵᱚ ᱢᱮᱛᱟᱜ ᱠᱟᱱᱟ? ᱞᱟᱹᱱᱟᱹᱭ, ᱥᱤᱠᱟᱹᱨᱤᱭᱟᱹ ᱠᱚ ᱡᱟᱦᱟᱸ ᱠᱷᱚᱱ ᱡᱤᱭᱟᱹᱞᱤ ᱠᱚ ᱛᱩᱧ ᱥᱮ ᱢᱟᱜ ᱟᱠᱟᱫᱮᱭᱟ ᱚᱸᱰᱮᱱᱟᱜ ᱫᱟᱨᱮ ᱢᱟᱜ ᱪᱤᱱᱦᱟᱹ ᱜᱮ ᱠᱷᱟᱬ ᱢᱟᱜ ᱵᱚ ᱢᱮᱛᱟᱜ ᱠᱟᱱᱟ᱾ ᱛᱩᱨᱩᱭ ᱟᱜ ᱠᱩᱠᱞᱤ, ᱥᱮᱸᱫᱽᱨᱟ ᱨᱮ ᱛᱤᱱᱟᱹᱜ ᱜᱚᱴᱮᱡ ᱥᱟᱨ ᱠᱚ ᱤᱫᱤᱭᱟ? ᱥᱮᱸᱫᱽᱨᱟ ᱨᱮ ᱛᱤᱱᱟᱹᱜ ᱜᱚᱴᱮᱡ ᱥᱟᱨ ᱠᱚ ᱤᱫᱤᱭᱟ? ᱞᱟᱹᱱᱟᱹᱭ, ᱥᱮᱸᱫᱽᱨᱟ ᱨᱮ ᱥᱟᱨ ᱫᱚ ᱢᱚᱬᱮ ᱜᱚᱴᱟᱝ ᱠᱷᱚᱱ ᱡᱟᱹᱥᱛᱤ ᱟᱨ ᱵᱤᱡᱚᱲ ᱠᱚ ᱤᱫᱤᱭᱟ᱾ ᱮᱭᱟᱭ ᱨᱮᱱᱟᱜ ᱠᱩᱠᱞᱤ ᱥᱮᱸᱫᱽᱨᱟ ᱨᱮ ᱢᱟᱫᱟᱞ ᱫᱚ ᱪᱮᱫ ᱵᱚ ᱢᱮᱛᱟᱜ ᱠᱟᱱᱟ ᱥᱮᱸᱫᱽᱨᱟ ᱨᱮ ᱢᱟᱫᱟᱞ ᱫᱚ ᱪᱮᱫ ᱵᱚ ᱢᱮᱛᱟᱜ ᱠᱟᱱᱟ ᱞᱟᱹᱱᱟᱹᱭ ᱥᱤᱠᱟᱹᱨᱤᱭᱟᱹ ᱡᱤᱭᱟᱹᱞᱤ ᱜᱚᱡ ᱟᱠᱟᱫᱮ ᱧᱩᱛᱩᱢ ᱛᱮ ᱡᱟᱦᱟᱸ ᱯᱟᱣᱱᱟ ᱧᱟᱢᱟ ᱚᱱᱟ ᱫᱚ ᱢᱟᱫᱟᱞ ᱵᱚ ᱢᱮᱛᱟᱜ ᱠᱟᱱᱟ ᱟᱨ ᱥᱤᱠᱟᱹᱨᱤᱭᱟᱹ ᱫᱚ ᱯᱟᱣᱱᱟ ᱧᱩᱛᱩᱢ ᱛᱮ ᱰᱟᱸᱰᱟ ᱯᱷᱟᱹᱲᱤ ᱡᱤᱞ ᱢᱟᱫᱟᱞ ᱧᱩᱛᱩᱢ ᱛᱮ ᱵᱚ ᱮᱢᱟ ᱠᱚᱣᱟ ᱤᱨᱟᱹᱞ ᱨᱮᱱᱟᱜ ᱠᱩᱠᱞᱤ ᱦᱩᱸᱰᱟᱹ ᱡᱤᱞ ᱫᱚ ᱚᱠᱟ ᱵᱚ ᱢᱮᱛᱟᱜ ᱠᱟᱱᱟ ᱦᱩᱰᱟᱹ ᱡᱤᱞ ᱫᱚ ᱚᱠᱟ ᱵᱚ ᱢᱮᱛᱟᱜ ᱠᱟᱱᱟ? ᱞᱟᱹᱱᱟᱹᱭ, ᱱᱟᱭᱠᱮ ᱦᱟᱲᱟᱢ ᱤᱱ ᱵᱚᱨᱚ ᱟᱨ ᱯᱮ ᱠᱩᱴᱤ ᱡᱤᱞ ᱠᱚ ᱮᱢᱟᱭᱟ ᱵᱚᱸᱜᱟ ᱞᱟᱹᱜᱤᱫ, ᱚᱱᱟ ᱜᱮ ᱦᱩᱰᱟᱹ ᱡᱤᱞ ᱵᱚ ᱢᱮᱛᱟᱜ ᱠᱟᱱᱟ᱾ ᱟᱨᱮ ᱨᱮᱱᱟᱜ ᱠᱩᱠᱞᱤ, ᱥᱩᱛᱟᱹᱢ ᱴᱟᱺᱰᱤ ᱫᱚ ᱪᱮᱫ ᱵᱚ ᱢᱮᱛᱟᱜ ᱠᱟᱱᱟ? ᱥᱩᱛᱟᱹᱢ ᱴᱟᱺᱰᱤ ᱫᱚ ᱪᱮᱫ ᱵᱚ ᱢᱮᱛᱟᱜ ᱠᱟᱱᱟ? ᱞᱟᱹᱱᱟᱹᱭ, ᱵᱤᱨ ᱵᱩᱨᱩ ᱥᱮᱸᱫᱽᱨᱟ ᱥᱤᱠᱟᱹᱨᱤᱭᱟᱹ ᱧᱤᱫᱟᱹ ᱵᱟᱥᱟᱜ ᱥᱮ ᱡᱤᱨᱟᱹᱣ ᱞᱟᱹᱜᱤᱫ᱾ ᱢᱤᱫ ᱴᱷᱟᱶ ᱠᱚ ᱛᱷᱟᱢᱤᱫ ᱠᱟᱜᱼᱟ ᱚᱱᱟ ᱜᱮ ᱥᱩᱛᱟᱹᱢ ᱴᱟᱺᱰᱤ ᱵᱚ ᱢᱮᱛᱟᱜ ᱠᱟᱱᱟ ᱜᱮᱞ ᱨᱮᱱᱟᱜ ᱠᱩᱠᱞᱤ ᱥᱮ ᱛᱮᱦᱮᱧᱟᱜ ᱢᱩᱪᱟᱹᱫ ᱠᱩᱠᱞᱤ ᱥᱮᱸᱫᱽᱨᱟ ᱨᱮ ᱡᱩᱫᱤ ᱠᱩᱞᱟᱹᱭ ᱵᱚ ᱜᱚᱡ ᱞᱮᱠᱷᱟᱱ ᱪᱮᱫᱟᱜ ᱠᱟᱴᱟ ᱮᱯᱲᱮ ᱠᱟᱛᱮ ᱵᱚ ᱛᱚᱞᱮᱭᱟ ᱟᱨ ᱢᱚᱪᱟ ᱪᱮᱫᱟᱜ ᱥᱟᱠᱟᱢ ᱛᱮᱵᱚᱱ ᱯᱚᱴᱚᱢ ᱵᱮᱫ ᱠᱟᱜ ᱛᱟᱭᱟ ᱥᱮᱸᱫᱽᱨᱟ ᱨᱮ ᱡᱩᱫᱤ ᱠᱩᱞᱟᱹᱭ ᱵᱚ ᱜᱚᱡ ᱞᱮᱠᱷᱟᱱ ᱪᱮᱫᱟᱜ ᱠᱟᱴᱟ ᱮᱯᱲᱮ ᱠᱟᱛᱮ ᱵᱚ ᱛᱚᱞᱮᱭᱟ ᱟᱨ ᱢᱚᱪᱟ ᱪᱮᱫᱟᱜ ᱥᱟᱠᱟᱢ ᱛᱮᱵᱚᱱ ᱯᱚᱴᱚᱢ ᱵᱮᱫ ᱠᱟᱜ ᱛᱟᱭᱟ ᱞᱟᱹᱱᱟᱹᱭ ᱢᱟᱨᱮ ᱦᱟᱯᱲᱟᱢ ᱠᱚᱣᱟᱜ ᱠᱟᱛᱷᱟ ᱞᱮᱠᱟᱛᱮ ᱥᱮᱫᱟᱭ ᱡᱩᱜᱽ ᱨᱮ ᱠᱩᱞᱟᱹᱭ ᱫᱚ ᱢᱟᱨᱟᱝ ᱵᱩᱨᱩ ᱴᱷᱮᱱ ᱮ ᱫᱟᱹᱵᱤ ᱞᱮᱫᱟ ᱵᱟᱝᱢᱟ ᱢᱟᱹᱱᱢᱤ ᱠᱚᱭ ᱡᱚᱢ ᱠᱚᱣᱟ ᱚᱱᱟᱛᱮ ᱟᱞᱚᱭ ᱫᱟᱹᱲ ᱫᱟᱲᱮᱭᱟᱜ ᱞᱟᱹᱜᱤᱫ ᱠᱟᱴᱟ ᱵᱚᱱ ᱮᱯᱲᱮ ᱛᱚᱞ ᱛᱟᱭᱟ ᱟᱨ ᱟᱞᱚᱭ ᱜᱮᱜᱮᱨ ᱞᱟᱹᱜᱤᱫ ᱢᱚᱪᱟ ᱵᱚᱱ ᱯᱚᱴᱚᱢ ᱮᱥᱮᱫ ᱠᱟᱜ ᱛᱟᱭᱟ᱾